ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱤᱱᱟᱹ ᱛᱟᱭᱚᱢ ᱟᱫᱚ ᱫᱮᱞᱟ ᱟᱸᱡᱚᱢ ᱞᱮᱜᱮ ᱵᱚᱱ ᱠᱩᱫᱩᱢ ᱛᱮ ᱟᱢ ᱤᱧᱮᱢ ᱠᱩᱥᱤᱭᱟᱫᱤᱧ ᱤᱧ ᱦᱚᱸ ᱟᱢᱤᱧ ᱠᱩᱥᱤᱭᱟᱫ ᱢᱮᱭᱟ ᱚᱱᱟᱛᱮ ᱥᱟᱹᱜᱟᱹᱭ ᱠᱟᱹᱢᱤᱧ ᱮᱛᱚᱦᱚᱵ ᱠᱮᱫᱟ ᱟᱨ ᱱᱟᱥᱮᱱᱟᱜ ᱤᱧ ᱵᱚᱞᱚ ᱠᱮᱫᱟ ᱚᱱᱟ ᱛᱮᱜᱮᱢ ᱪᱷᱟᱴᱯᱟᱴᱟᱜ ᱠᱟᱱ ᱛᱷᱤᱨᱚᱜ ᱢᱮᱥᱮ ᱱᱟᱥᱮᱱᱟᱜ ᱟᱢ᱾ ᱢᱟᱯ ᱪᱷᱟᱲᱟ ᱵᱤᱥᱤ ᱵᱟᱹᱧ ᱵᱚᱞᱚ ᱟᱢ᱾ ᱛᱟᱭᱚᱢ ᱛᱮᱫᱚ ᱨᱟᱹᱥᱠᱟᱹᱢ ᱧᱟᱢ᱾ ᱟᱨ ᱢᱤᱫ ᱫᱷᱟᱣ᱾ ᱟᱢ ᱤᱧᱮᱢ ᱠᱩᱥᱤᱣᱟᱫᱤᱧ, ᱤᱧ ᱦᱚᱸ ᱟᱢᱤᱧ ᱠᱩᱥᱤᱭᱟᱫ ᱢᱮ᱾ ᱚᱱᱟᱛᱮ ᱥᱟᱹᱜᱟᱹᱭ ᱠᱟᱹᱢᱤᱧ ᱮᱛᱚᱦᱚᱵ ᱠᱮᱫᱟ᱾ ᱟᱨ ᱱᱟᱥᱮᱱᱟᱜ ᱤᱧ ᱵᱚᱞᱚ ᱠᱮᱫᱟ ᱚᱱᱟ ᱛᱮᱜᱮᱢ ᱪᱷᱟᱴᱯᱟᱴᱟᱜ ᱠᱟᱱ ᱛᱷᱤᱨᱚᱜ ᱢᱮᱥᱮ ᱱᱟᱥᱮᱱᱟᱜ ᱟᱢ ᱢᱟᱯ ᱪᱷᱟᱲᱟ ᱵᱮᱥᱤ ᱵᱟᱹᱧ ᱵᱚᱞᱚᱣᱟᱢ ᱛᱟᱭᱚᱢ ᱛᱮᱫᱚ ᱨᱟᱹᱥᱠᱟᱹᱢ ᱧᱟᱢ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱱᱚᱣᱟ ᱨᱮᱭᱟᱜ ᱛᱮᱞᱟ ᱫᱚ ᱰᱮᱥᱠᱨᱤᱯᱥᱚᱱ ᱵᱚᱠᱥ ᱨᱮ ᱧᱮᱞ ᱛᱟᱵᱚᱱ ᱯᱮ ᱢᱮᱱᱫᱚ ᱚᱱᱮ ᱡᱟᱦᱟᱸ ᱵᱷᱤᱰᱤᱭᱳ ᱞᱟᱛᱟᱨ ᱨᱮ ᱯᱮᱠᱚᱲ ᱪᱤᱱᱦᱟᱹ ᱧᱮᱞᱚᱜ ᱠᱟᱱᱟ ᱚᱱᱟ ᱨᱮ ᱡᱚᱴᱮᱫ ᱞᱮᱠᱷᱟᱱ ᱜᱮ ᱠᱩᱫᱩᱢ ᱨᱮᱱᱟᱜ ᱛᱮᱞᱟ ᱫᱚ ᱧᱮᱞ ᱧᱟᱢᱚᱜᱼᱟ ᱢᱟ ᱛᱟᱦᱞᱮ ᱠᱩᱫᱩᱢ ᱛᱮᱫ ᱵᱚᱱ ᱠᱩᱥᱤᱭᱟᱜ ᱠᱟᱱ ᱠᱷᱟᱱ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱱᱚᱝᱠᱟᱱ ᱠᱩᱫᱩᱢ ᱠᱚ ᱟᱨᱦᱚᱸ ᱧᱟᱢ ᱞᱟᱹᱜᱤᱫ ᱛᱮ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱨ ᱪᱮᱱᱮᱞ ᱛᱮᱫ ᱥᱟᱵᱥᱠᱨᱟᱭᱤᱵ ᱠᱟᱛᱟᱵᱚᱱ ᱯᱮ ᱢᱟ ᱛᱟᱦᱞᱮ ᱥᱟᱱᱟᱢ ᱠᱚ ᱡᱚᱦᱟᱨ